ᱫᱩ ᱦᱟᱡᱟᱨ ᱯᱚᱸᱪᱤᱥ ᱨᱮ ᱛᱤᱸᱜᱩ ᱠᱟᱛᱮ ᱡᱩᱫᱤᱧ ᱢᱮᱱ ᱠᱷᱟᱡ ᱡᱮ ᱱᱚᱜᱼᱚᱭ ᱢᱟᱨᱤᱭᱟᱢ ᱦᱮᱢᱵᱨᱚᱢ ᱡᱟᱦᱟᱸ ᱥᱟᱭᱤᱰ ᱥᱮᱡ ᱜᱮᱠᱚ ᱵᱚᱭᱠᱚᱴᱫᱮ ᱠᱟᱱ ᱥᱮ ᱵᱚᱭᱠᱚᱴ ᱠᱟᱫᱮᱭᱟ ᱠᱚ ᱱᱤᱭᱟᱹ ᱫᱚ ᱢᱤᱫᱴᱮᱡ ᱵᱮᱠᱟᱨ ᱥᱤᱫᱽᱫᱷᱟᱱᱛᱚ ᱠᱟᱱ ᱛᱟᱠᱚᱣᱟ ᱛᱟᱦᱚᱞᱮ ᱚᱠᱚᱭ ᱚᱠᱚᱭ ᱦᱚᱲ ᱠᱚᱢᱮᱱᱴ ᱵᱚᱠᱥ ᱨᱮ ᱱᱤᱭᱟᱹ ᱨᱮᱱᱟᱜ ᱵᱤᱨᱳᱫᱷᱤ ᱦᱤᱥᱟᱹᱵ ᱯᱮ ᱛᱤᱸᱜᱩᱜᱼᱟ ᱠᱤᱪᱷᱩ ᱫᱤᱱ ᱯᱟᱨᱥᱚᱱᱟᱞ ᱠᱟᱨᱚᱱ ᱵᱚᱥᱚᱛᱚ ᱵᱷᱤᱰᱤᱭᱳ ᱵᱟᱹᱧ ᱟᱹᱜᱩ ᱫᱟᱲᱮᱣ ᱠᱟᱫ ᱛᱟᱦᱮᱱᱟ

ᱨᱚᱲ ᱨᱮᱱᱟᱜ ᱤᱧ ᱪᱮᱥᱴᱟᱣ ᱠᱟᱫᱟ ᱛᱚᱵᱮ ᱡᱮᱠᱷᱟᱱᱮ ᱥᱚᱢᱟᱡᱽ ᱤᱱᱵᱷᱚᱞᱵᱷ ᱠᱚ ᱛᱟᱦᱮᱱᱟ ᱚᱱᱟ ᱠᱚ ᱡᱟᱭᱜᱟ ᱜᱮ ᱨᱚᱲ ᱨᱮᱱᱟᱜ ᱠᱤᱱᱛᱩᱧ ᱪᱮᱥᱴᱟᱭᱟ ᱛᱚ ᱛᱤᱦᱤᱧ ᱡᱩᱫᱤ ᱵᱚᱱ ᱧᱮᱞ ᱠᱷᱟᱡ ᱡᱮ ᱢᱟᱨᱤᱭᱟᱢ ᱦᱮᱢᱵᱨᱚᱢ ᱧᱩᱭᱫᱟᱭ ᱥᱮ ᱟᱠᱚ ᱟᱰᱰᱟ ᱠᱚ ᱢᱟᱨᱟᱣᱫᱟ ᱚᱱᱟ ᱫᱚ ᱟᱠᱚᱣᱟᱜ ᱢᱤᱫᱴᱮᱡ ᱯᱟᱨᱥᱚᱱᱟᱞ ᱵᱤᱥᱚᱭ ᱠᱟᱱ ᱛᱟᱠᱚᱣᱟ ᱛᱚᱵᱮ ᱱᱤᱭᱟᱹ ᱠᱟᱛᱷᱟ ᱫᱚ ᱡᱚᱛᱚ ᱦᱚᱲ ᱜᱮ ᱫᱷᱮᱭᱟᱱ ᱨᱮ ᱫᱚᱦᱚ ᱞᱟᱜᱟᱣ ᱵᱚᱱᱟ ᱡᱮ ᱢᱤᱫᱴᱮᱡ ᱯᱞᱟᱴᱯᱷᱨᱚᱢ ᱡᱚᱠᱷᱚᱱ ᱟᱵᱚ ᱥᱟᱠᱥᱮᱥ ᱵᱚᱱ ᱧᱟᱢᱟ ᱥᱮ ᱢᱚᱡᱽ ᱡᱟᱭᱜᱟ ᱢᱤᱫᱴᱮᱡ ᱥᱛᱚᱨ ᱨᱮᱵᱚᱱ ᱛᱟᱦᱮᱱᱟ ᱤᱱ ᱡᱚᱠᱷᱚᱡ ᱟᱫᱟᱨᱥ ᱟᱵᱚᱣᱟᱜ ᱯᱟᱨᱥᱚᱱᱟᱞ ᱡᱮᱠᱳᱱᱳ ᱵᱤᱥᱚᱭ ᱡᱩᱫᱤ ᱡᱟᱦᱟᱱᱟᱜ ᱱᱮᱜᱮᱴᱤᱵᱷ ᱢᱤᱫᱴᱮᱡ ᱤᱢᱮᱡᱽ ᱛᱟᱦᱮᱱ ᱠᱷᱟᱡ ᱚᱱᱟ ᱨᱮ ᱚᱱᱟ ᱯᱨᱚᱛᱤ ᱠᱤᱱᱛᱩ ᱟᱭᱢᱟ ᱴᱨᱳᱞ ᱥᱚᱡᱽᱡᱚ ᱞᱟᱜᱟᱣ ᱵᱚᱱᱟ ᱱᱤᱭᱟᱹ ᱫᱚ ᱯᱨᱚᱛᱤᱴᱤ ᱦᱚᱲ ᱥᱟᱛᱮ ᱜᱮ ᱜᱷᱚᱴᱟᱜᱼᱟ ᱟᱨ ᱜᱷᱚᱴᱟᱣ ᱦᱮᱡ ᱠᱟᱱᱟ ᱛᱚᱵᱮ ᱱᱤᱭᱟᱹ ᱵᱩᱡᱷᱟᱹᱜ ᱠᱟᱱᱟ ᱡᱮ ᱰᱤᱨᱮᱠᱴᱟᱨ ᱥᱮ ᱯᱨᱚᱰᱤᱭᱩᱥᱟᱨ ᱡᱟᱦᱟᱸᱭ ᱜᱮ ᱢᱮᱱᱟᱜ ᱠᱚ ᱩᱱᱠᱩ ᱫᱚ ᱱᱤᱡᱮᱭᱟᱜ ᱥᱟᱨᱛᱷᱚ ᱞᱟᱹᱜᱤᱫ ᱜᱮ ᱢᱚᱱᱮ ᱦᱚᱭ ᱪᱟᱱᱥ ᱠᱚ ᱮᱢ ᱠᱟᱫᱮ ᱛᱟᱦᱮᱱᱟ ᱠᱟᱨᱚᱱ ᱛᱤᱦᱤᱧ ᱡᱮ ᱵᱷᱟᱵᱮ ᱴᱨᱳᱞᱚᱜ ᱠᱟᱱᱟ ᱚᱱᱟ ᱠᱷᱟᱹᱛᱤᱨ ᱦᱚᱭᱛᱳ ᱯᱟᱵᱽᱞᱤᱥᱤᱴᱤ ᱠᱚᱢ ᱪᱟᱞᱟᱜ ᱠᱟᱱ ᱛᱟᱭ ᱛᱮ ᱵᱚᱭᱠᱚᱴ ᱮᱫᱮ ᱠᱟᱱᱟ ᱠᱚ ᱚᱨᱛᱷᱟᱛ ᱢᱤᱫᱴᱮᱡ ᱯᱷᱤᱞᱢ ᱨᱮᱱ ᱦᱤᱨᱳᱭᱤᱱ ᱥᱮ ᱮᱞᱵᱟᱢ ᱨᱮᱱ ᱜᱮ ᱡᱟᱦᱟᱸᱭ ᱜᱮ ᱩᱱᱤ ᱪᱚᱴᱨᱮ ᱱᱚᱝᱠᱟᱱᱟᱜ ᱦᱟᱨᱠᱟᱛᱤ ᱥᱮ ᱱᱚᱝᱠᱟᱱ ᱵᱷᱟᱵᱮ ᱴᱟᱭᱤᱢ ᱥᱯᱮᱱᱰ ᱟᱰᱰᱟ ᱡᱟᱦᱟᱸᱭ ᱜᱮ ᱧᱩ ᱵᱩᱞ ᱠᱟᱱᱟᱭ ᱥᱮ ᱪᱮᱠᱟᱣ ᱠᱟᱱᱟᱭ ᱟᱭᱟᱜ ᱵᱮᱯᱟᱨ ᱠᱟᱱ ᱛᱟᱭᱟ ᱱᱚᱝᱠᱟ ᱵᱷᱟᱵᱮ ᱴᱟᱭᱤᱢ ᱠᱟᱴᱟᱣ ᱫᱚ ᱟᱹᱰᱤ ᱜᱮ ᱥᱟᱵᱷᱟᱵᱤᱠ ᱠᱟᱱᱟ ᱛᱚᱵᱮ ᱡᱩᱫᱤ ᱴᱨᱚᱞᱮ ᱦᱩᱭᱩᱜ ᱠᱟᱱᱟ ᱟᱨ ᱩᱱᱤᱭᱟᱜ ᱯᱟᱵᱽᱞᱤᱥᱤᱴᱤ ᱠᱚᱢ ᱠᱟᱱ ᱛᱟᱭᱟ ᱚᱱᱟ ᱞᱟᱹᱜᱤᱫ ᱜᱮ ᱢᱤᱫᱴᱮᱱ ᱵᱚᱭᱠᱚᱴ ᱮᱫᱮ ᱠᱟᱱᱟ ᱠᱚ ᱛᱟᱦᱚᱞᱮ ᱱᱤᱭᱟᱹ ᱫᱚ ᱵᱮᱠᱟᱨ ᱡᱩᱠᱛᱤ ᱜᱤᱧ ᱢᱟᱱᱟᱣᱟ ᱛᱚᱵᱮ ᱵᱷᱤᱰᱤᱭᱳ ᱮᱦᱚᱵ ᱨᱮᱜᱮᱧ ᱞᱟᱹᱭ ᱠᱟᱫᱟ ᱡᱮ ᱡᱟᱦᱟᱸᱭᱟᱜ ᱯᱟᱨᱥᱚᱱᱟᱞ ᱵᱤᱥᱚᱭ ᱛᱮ ᱨᱚᱲ ᱨᱮᱱᱟᱜ ᱠᱳᱱᱳ ᱤᱱᱴᱟᱨᱮᱥᱴ ᱜᱮ ᱦᱚᱭᱛᱳ ᱤᱧᱟᱹᱜ ᱫᱚ ᱢᱟᱱᱮ ᱟᱭᱢᱟ ᱜᱮ ᱠᱚᱢᱟ ᱠᱤᱱᱛᱩ ᱡᱚᱠᱷᱚᱱ ᱜᱮ ᱥᱚᱢᱟᱡᱽ ᱠᱚ ᱤᱱᱵᱷᱚᱞᱵᱷᱚᱜᱼᱟ ᱚᱱᱟ ᱠᱷᱮᱛᱨᱮ ᱜᱮ ᱠᱤᱱᱛᱩᱧ ᱨᱚᱲᱟ ᱛᱚᱵᱮ ᱨᱤᱥᱮᱱᱴᱞᱤ ᱡᱮᱦᱮᱛᱩ ᱱᱤᱛᱚᱝ ᱢᱟᱨᱤᱭᱟᱢ ᱦᱮᱢᱵᱨᱚᱢ ᱟᱭᱢᱟ ᱴᱨᱳᱞ ᱨᱮ ᱪᱟᱞᱟᱜ ᱠᱟᱱᱟ ᱛᱚ ᱢᱤᱫ ᱫᱤᱱ ᱢᱤᱫᱴᱮᱡ ᱵᱷᱤᱰᱤᱭᱳ ᱨᱮᱧ ᱧᱮᱞ ᱛᱤᱭᱟᱹᱜ ᱠᱮᱫᱮᱭᱟ ᱡᱮ ᱢᱟᱨᱤᱭᱟᱢ ᱦᱮᱢᱵᱨᱚᱢ ᱱᱚᱝᱠᱟ ᱢᱤᱫᱴᱮᱡ ᱥᱮᱢᱤᱱᱟᱨ ᱦᱚᱞ ᱢᱮᱱᱟᱜᱼᱟ ᱡᱮ ᱡᱟᱭᱜᱟ ᱥᱟᱱᱛᱟᱲᱤ ᱦᱚᱲ ᱱᱤᱭᱟᱹ ᱜᱮᱠᱚ ᱢᱮᱱᱫᱟ ᱡᱚᱭ ᱡᱚᱦᱟᱨ ᱥᱮ ᱟᱭᱢᱟ ᱨᱚᱠᱚᱢ ᱥᱚᱢᱵᱳᱫᱷᱚᱱ ᱠᱟᱛᱮ ᱩᱱᱤ ᱠᱤᱱᱛᱩ ᱵᱟᱦᱟ ᱰᱟᱦᱟ ᱠᱚ ᱪᱷᱤᱴᱟᱹᱣ ᱟᱭ ᱠᱟᱱᱟ ᱟᱨ ᱱᱚᱝᱠᱟ ᱥᱚᱱᱢᱟᱱ ᱠᱚ ᱮᱢᱟᱭ ᱠᱟᱱᱟ ᱚᱸᱰᱮ ᱱᱤᱭᱟᱹ ᱠᱟᱛᱷᱟ ᱜᱮᱧ ᱜᱩᱱᱟᱹᱱᱚᱜ ᱠᱟᱱᱟ ᱡᱮ ᱥᱚᱢᱟᱡᱽ ᱨᱮ ᱠᱤᱱᱛᱩ ᱟᱨᱦᱚᱸ ᱵᱷᱟᱜᱮ ᱵᱷᱟᱜᱮ ᱦᱚᱲ ᱢᱮᱱᱟᱜ ᱠᱚᱣᱟ ᱠᱤᱱᱛᱩ ᱥᱚᱢᱟᱡᱽ ᱨᱮ ᱟᱭᱢᱟ ᱟᱨᱦᱚᱸ ᱢᱟᱱᱚᱱᱤᱭᱚ ᱦᱚᱲ ᱢᱮᱱᱟᱜ ᱠᱚᱣᱟ ᱟᱭᱢᱟ ᱥᱤᱠᱷᱱᱟᱹᱛ ᱦᱚᱲ ᱢᱮᱱᱟᱜ ᱠᱚᱣᱟ ᱥᱚᱢᱟᱡᱽ ᱱᱤᱭᱟᱹ ᱜᱩᱱᱟᱹᱱᱚᱜ ᱟᱠᱚ ᱱᱚᱝᱠᱟᱱ ᱟᱭᱢᱟ ᱦᱚᱲ ᱢᱮᱱᱟᱜ ᱠᱚᱣᱟ ᱠᱤᱱᱛᱩ ᱩᱱᱠᱩᱣᱟᱜ ᱥᱮᱱᱥᱤᱴᱤ ᱵᱟᱹᱱᱩᱜᱼᱟ ᱩᱱᱠᱩᱣᱟᱜ ᱩᱱᱠᱩ ᱱᱤᱭᱮ ᱡᱟᱹᱥᱛᱤ ᱵᱟᱠᱚ ᱪᱚᱨᱪᱟᱭᱮᱫᱟ ᱟᱨ ᱚᱱᱟ ᱠᱷᱟᱹᱛᱤᱨ ᱩᱱᱠᱩ ᱦᱚᱲ ᱠᱤᱱᱛᱩ ᱵᱟᱠᱚ ᱦᱚᱦᱚᱣᱟᱠᱚ ᱠᱟᱱᱟ ᱥᱟᱱᱛᱟᱲᱤ ᱥᱚᱢᱟᱡᱽ ᱨᱮᱱ ᱦᱚᱲ ᱠᱤᱱᱛᱩ ᱱᱩᱠᱩ ᱡᱮ ᱛᱤᱦᱤᱧ ᱜᱟᱯᱟ ᱨᱮᱱ ᱥᱤᱱᱮᱢᱟ ᱨᱮᱱ ᱦᱚᱲ ᱱᱩᱠᱩ ᱢᱮᱱᱟᱜ ᱠᱚᱣᱟ ᱩᱱᱠᱩ ᱡᱩᱫᱤ ᱚᱱᱟ ᱞᱮᱵᱮᱞ ᱨᱮ ᱡᱩᱫᱤ ᱨᱮᱥᱯᱮᱠᱴ ᱠᱚ ᱧᱟᱢ ᱠᱷᱟᱡ ᱛᱟᱦᱚᱞᱮ ᱱᱤᱭᱟᱹ ᱫᱚ ᱢᱤᱫᱴᱮᱡ ᱡᱩᱠᱛᱤ ᱫᱚ ᱤᱧ ᱫᱚ ᱵᱟᱹᱧ ᱜᱩᱱᱟᱹᱱᱚᱜᱼᱟ ᱠᱟᱨᱚᱱ ᱯᱷᱤᱞᱢ ᱡᱚᱜᱚᱛ ᱨᱮᱱ ᱡᱟᱦᱟᱸᱭ ᱢᱮᱱᱟᱜ ᱠᱚᱣᱟ ᱛᱤᱦᱤᱧ ᱜᱟᱯᱟ ᱠᱚ ᱧᱮᱞᱚᱜ ᱠᱟᱱᱟ ᱛᱤᱦᱤᱧ ᱱᱩᱠᱩᱣᱟᱜ ᱵᱮᱠᱜᱨᱟᱣᱩᱱᱰᱥ ᱛᱷᱮᱠᱮ ᱥᱟᱵ ᱠᱟᱜ ᱟᱢ ᱠᱤᱢᱵᱟ ᱡᱮ ᱵᱷᱟᱵᱮ ᱨᱤᱯᱨᱮᱡᱮᱱᱴ ᱫᱟᱠᱚ ᱯᱷᱤᱞᱤᱢ ᱠᱚ ᱥᱚᱢᱯᱩᱨᱱᱚ ᱠᱤᱪᱷᱩ ᱱᱮᱜᱮᱴᱤᱵᱷ ᱜᱮ ᱡᱟᱹᱥᱛᱤ ᱛᱟᱦᱮᱱ ᱠᱟᱱᱟ ᱛᱚ ᱥᱮᱭ ᱠᱷᱮᱛᱨᱮ ᱱᱩᱠᱩ ᱦᱚᱲ ᱜᱮ ᱡᱩᱫᱤ ᱟᱵᱚᱣᱟᱜ ᱥᱟᱱᱛᱟᱲ ᱥᱚᱢᱟᱡᱽ ᱨᱮ ᱦᱩᱭ ᱠᱟᱛᱮ ᱡᱩᱫᱤ ᱱᱚᱝᱠᱟᱱ ᱨᱮᱥᱯᱮᱠᱴ ᱠᱚ ᱧᱟᱢ ᱠᱷᱟᱡ ᱛᱚᱵᱮ ᱤᱧ ᱢᱮᱱᱟ ᱡᱮ ᱥᱚᱢᱟᱡᱽ ᱨᱮᱱ ᱦᱚᱲ ᱫᱚ ᱱᱤᱭᱟᱹ ᱫᱚ ᱟᱭᱢᱟ ᱜᱮ ᱵᱷᱩᱞ ᱰᱤᱥᱤᱥᱚᱱ ᱠᱟᱱ ᱛᱟᱠᱚᱣᱟ ᱡᱮ ᱱᱚᱝᱠᱟᱱ ᱦᱚᱲ ᱡᱩᱫᱤ ᱱᱚᱝᱠᱟᱱ ᱞᱮᱵᱮᱞ ᱨᱮᱱᱟᱜ ᱨᱮᱥᱯᱮᱠᱴ ᱠᱚ ᱧᱟᱢ ᱠᱷᱟᱡ ᱛᱟᱦᱚᱞᱮ ᱡᱟᱦᱟᱸᱭ ᱮᱠᱪᱩᱭᱮᱞᱤ ᱜᱮ ᱡᱮ ᱥᱚᱢᱟᱡᱽ ᱱᱤᱭᱮ ᱠᱚ ᱠᱟᱹᱢᱤᱭ ᱫᱟᱠᱚ ᱥᱚᱢᱟᱡᱽ ᱯᱨᱚᱛᱤ ᱩᱱᱠᱩᱣᱟᱜ ᱫᱷᱮᱭᱟᱱ ᱫᱷᱟᱨᱚᱱᱟ ᱢᱮᱱᱟᱜ ᱛᱟᱠᱚᱣᱟ ᱩᱱᱠᱩ ᱦᱚᱲ ᱫᱚ ᱛᱟᱦᱚᱞᱮ ᱪᱮᱫ ᱚᱠᱟ ᱨᱮᱠᱚ ᱪᱟᱞᱟᱜᱼᱟ ᱩᱱᱠᱩᱣᱟᱜ ᱠᱤ ᱯᱟᱵᱽᱞᱤᱥᱤᱴᱤ ᱠᱚᱢ ᱢᱮᱱᱟᱜ ᱛᱮ ᱱᱚᱝᱠᱟᱱ ᱡᱟᱭᱜᱟ ᱨᱮᱠᱚ ᱛᱟᱦᱮᱱ ᱠᱟᱱᱟ ᱟᱨ ᱱᱩᱠᱩ ᱛᱤᱦᱤᱧ ᱜᱟᱯᱟ ᱨᱮᱱ ᱡᱮ ᱦᱚᱲ ᱠᱚ ᱦᱤᱡᱩᱜ ᱠᱟᱱᱟ ᱯᱟᱵᱽᱞᱤᱥᱤᱴᱤ ᱡᱟᱹᱥᱛᱤ ᱢᱮᱱᱟᱜ ᱛᱟᱠᱚ ᱛᱮ ᱱᱚᱝᱠᱟᱱ ᱨᱮᱥᱯᱮᱠᱴ ᱠᱚ ᱧᱟᱢᱫᱟ ᱚᱛᱷᱚᱪᱚ ᱪᱮᱫ ᱡᱳᱜᱽᱜᱚ ᱜᱮ ᱵᱟᱹᱱᱩᱜ ᱛᱟᱠᱚᱣᱟ ᱚᱱᱠᱟᱱ ᱦᱚᱲ ᱡᱩᱫᱤ ᱚᱱᱠᱟᱱᱟᱜ ᱨᱮᱥᱯᱮᱠᱴ ᱠᱚ ᱧᱟᱢ ᱠᱷᱟᱱ ᱛᱚᱵᱮ ᱱᱤᱭᱟᱹ ᱫᱚ ᱥᱟᱱᱛᱷᱟᱞᱤ ᱞᱟᱹᱜᱤᱫ ᱫᱚ ᱟᱹᱰᱤ ᱜᱮ ᱵᱮᱰ ᱤᱢᱮᱡᱽ ᱠᱟᱱᱟ ᱢᱤᱫᱴᱮᱱ ᱠᱷᱟᱨᱟᱯ ᱱᱮᱜᱮᱴᱤᱵᱷ ᱤᱢᱮᱡᱽ ᱜᱮ

ᱛᱚᱵᱮ ᱮᱠᱴᱟᱨᱥ ᱢᱟᱱᱮ ᱜᱮ ᱡᱮ ᱱᱮᱜᱮᱴᱤᱵᱷ ᱠᱤᱪᱷᱩ ᱦᱚᱲ ᱠᱟᱱᱟ ᱠᱚ ᱡᱮ ᱱᱚᱝᱠᱟ ᱜᱤᱧ ᱢᱮᱱ ᱦᱚᱪᱚᱭᱮᱫᱟ ᱛᱮᱢᱚᱱ ᱠᱤᱪᱷᱩ ᱦᱚᱸ ᱵᱟᱝ ᱡᱩᱫᱤ ᱢᱤᱫ ᱥᱚᱢᱚᱭ ᱠᱟᱞ ᱡᱩᱫᱤ ᱵᱚᱱ ᱧᱮᱞ ᱠᱚ ᱠᱷᱟᱱ ᱱᱚᱜᱼᱚᱸᱭ ᱱᱮᱯᱟᱞ ᱨᱮᱱ ᱜᱟᱝᱜᱟ ᱨᱟᱱᱤ ᱛᱷᱟᱯᱟ ᱢᱮᱱᱟᱭ ᱱᱩᱭ ᱠᱤᱱᱛᱩ ᱟᱹᱰᱤ ᱢᱚᱡᱽ ᱢᱚᱡᱽ ᱢᱤᱫᱴᱮᱱ ᱥᱚᱢᱚᱭ ᱥᱤᱱᱮᱢᱟ ᱦᱳᱠ ᱡᱟᱦᱟᱱᱟᱜ ᱟᱭᱟᱜ ᱮᱠᱴᱚᱨᱥ ᱛᱷᱨᱩ ᱛᱮ ᱠᱤᱱᱛᱩ ᱩᱯᱚᱦᱟᱨᱮ ᱮᱢ ᱠᱟᱜ ᱵᱚᱱᱟ ᱟᱵᱚᱣᱟᱜ ᱥᱟᱱᱛᱟᱲ ᱥᱚᱢᱟᱡᱽ ᱟᱵᱚᱣᱟᱜ ᱥᱟᱶᱛᱟᱞ ᱨᱮᱱᱟᱜ ᱯᱚᱨᱤᱪᱚᱭ ᱥᱤᱱᱮᱢᱟ ᱡᱚᱜᱚᱛ ᱛᱮ ᱛᱩᱞᱟᱹ ᱫᱷᱚᱨᱟᱣ ᱠᱟᱫᱟ ᱛᱚ ᱱᱤᱭᱟᱹ ᱠᱤᱱᱛᱩ ᱟᱭᱢᱟ ᱜᱚᱨᱵᱚ ᱨᱮᱱᱟᱜ ᱢᱤᱫᱴᱮᱱ ᱵᱤᱥᱚᱭ ᱠᱟᱱᱟ ᱛᱚ ᱡᱩᱫᱤ ᱥᱚᱱᱢᱟᱱ ᱨᱮᱱᱟᱜ ᱵᱮᱯᱟᱨ ᱡᱩᱫᱤ ᱛᱟᱦᱮᱱ ᱠᱷᱟᱱ ᱡᱩᱫᱤ ᱮᱠᱴᱟᱨᱥ ᱠᱚ ᱡᱩᱫᱤ ᱥᱚᱱᱢᱟᱱ ᱡᱩᱫᱤ ᱵᱚᱱ ᱮᱢᱟᱣᱟᱠᱚ ᱠᱷᱟᱱ ᱛᱟᱦᱚᱞᱮ ᱱᱚᱝᱠᱟᱱ ᱟᱭᱢᱟ ᱦᱚᱲ ᱢᱮᱱᱟᱜ ᱠᱚᱣᱟ ᱩᱱᱠᱩ ᱦᱚᱸᱵᱚᱱ ᱮᱢᱟᱣᱟᱠᱚᱣᱟ ᱠᱤᱱᱛᱩ ᱡᱮᱠᱷᱟᱱᱮ ᱡᱟᱦᱟᱸᱭᱟᱜ ᱵᱮᱠᱜᱨᱟᱣᱩᱱᱰ ᱟᱹᱰᱤ ᱜᱮ ᱡᱩᱫᱟᱹ ᱜᱮ ᱧᱮᱞᱚᱜ ᱠᱟᱱᱟ ᱩᱱᱠᱩ ᱡᱩᱫᱤ ᱟᱵᱚᱣᱟᱜ ᱥᱟᱱᱛᱟᱲᱤ ᱥᱟᱝᱥᱠᱨᱤᱛᱤ ᱦᱤᱥᱟᱹᱵ ᱛᱮ ᱡᱩᱫᱤ ᱨᱮᱥᱯᱮᱠᱴ ᱠᱚ ᱧᱟᱢ ᱠᱷᱟᱱ ᱱᱤᱭᱟᱹ ᱫᱚ ᱛᱤᱥ ᱦᱚᱸ ᱤᱧ ᱫᱚ ᱵᱟᱹᱧ ᱥᱟᱯᱳᱨᱴᱟ ᱟᱵᱚ ᱥᱟᱶᱛᱟ ᱨᱮᱱ ᱟᱭᱢᱟ ᱢᱚᱡᱽ ᱦᱚᱲ ᱢᱮᱱᱟᱜ ᱠᱚᱣᱟ ᱩᱱᱠᱩ ᱡᱟᱛᱮ ᱠᱚ ᱧᱟᱢ ᱥᱩᱫᱩ ᱯᱟᱵᱽᱞᱤᱥᱤᱴᱤ ᱠᱟᱨᱚᱱ ᱛᱮ ᱡᱟᱦᱟᱸᱭ ᱥᱚᱱᱢᱟᱱᱮ ᱧᱟᱢ ᱮᱫᱟ ᱱᱤᱭᱟᱹ ᱫᱚ ᱵᱟᱹᱧ ᱥᱟᱯᱳᱨᱴ ᱫᱟᱲᱮᱭᱟᱜᱼᱟ ᱤᱧ ᱛᱚᱵᱮ ᱵᱷᱤᱰᱤᱭᱳ ᱢᱩᱪᱟᱹᱫ ᱞᱟᱦᱟᱨᱮ ᱱᱤᱭᱟᱹᱜᱤᱧ ᱢᱮᱱᱟ ᱡᱮ ᱛᱤᱦᱤᱧ ᱜᱟᱯᱟ ᱟᱭᱢᱟ ᱡᱟᱭᱜᱟ ᱨᱮ ᱟᱭᱢᱟ ᱯᱨᱳᱜᱨᱟᱢ ᱠᱚ ᱦᱩᱭᱩᱜ ᱠᱟᱱᱟ ᱚᱱᱩᱥᱴᱷᱟᱱ ᱦᱩᱭᱩᱜ ᱠᱟᱱᱟ ᱡᱮᱠᱷᱟᱱᱮ ᱠᱤᱪᱷᱩ ᱪᱷᱟᱯᱨᱤ ᱴᱟᱭᱤᱯ ᱦᱚᱲ ᱡᱟᱦᱟᱸᱭᱟᱜ ᱵᱮᱠᱜᱨᱟᱣᱩᱱᱰ ᱟᱹᱰᱤ ᱜᱮ ᱱᱮᱜᱮᱴᱤᱵᱽ ᱛᱮ ᱯᱮᱨᱮᱡ ᱟᱠᱟᱱᱟ ᱩᱱᱠᱩ ᱦᱚᱲ ᱟᱵᱚᱣᱟᱜ ᱥᱟᱱᱛᱟᱲᱤ ᱠᱟᱞᱪᱟᱨ ᱦᱤᱥᱟᱹᱵᱽ ᱥᱟᱱᱛᱟᱲᱤ ᱥᱚᱥᱠᱨᱤᱛᱤ ᱦᱤᱥᱟᱹᱵᱽ ᱛᱮ ᱨᱮᱥᱯᱮᱠᱴ ᱮᱢ ᱨᱮᱥᱯᱮᱠᱴ ᱵᱚᱱ ᱮᱢᱟ ᱠᱚ ᱠᱟᱱᱟ ᱱᱤᱭᱟᱹ ᱫᱚ ᱟᱹᱰᱤ ᱜᱮ ᱟᱹᱰᱤ ᱜᱮ ᱤᱧ ᱫᱚ ᱪᱮᱫ ᱵᱟᱹᱧ ᱥᱟᱯᱳᱨᱴ ᱫᱟᱲᱮᱭᱟᱜ ᱠᱟᱱᱟ ᱱᱤᱭᱟᱹ ᱨᱮᱱᱟᱜ ᱵᱤᱨᱩᱫᱽᱫᱷᱚ ᱜᱤᱧ ᱪᱟᱞᱟᱜᱼᱟ ᱠᱟᱨᱚᱱ ᱥᱚᱢᱟᱡᱽ ᱨᱮ ᱟᱭᱢᱟ ᱥᱚᱱᱢᱟᱱᱤᱭᱚ ᱦᱚᱲ ᱢᱮᱱᱟᱜ ᱠᱚᱣᱟ ᱩᱱᱠᱩ ᱜᱮ ᱡᱟᱛᱮ ᱱᱤᱭᱟᱹ ᱠᱚ ᱯᱚᱡᱤᱥᱚᱱ ᱨᱮ ᱱᱤᱭᱟᱹ ᱠᱚ ᱡᱟᱭᱜᱟ ᱨᱮ ᱥᱚᱱᱢᱟᱱ ᱠᱚ ᱧᱟᱢ ᱩᱱᱠᱩ ᱜᱮ ᱥᱚᱱᱢᱟᱱ ᱢᱚᱡᱽ ᱛᱮᱵᱚᱱ ᱮᱢᱟ ᱠᱚᱣᱟ ᱱᱤᱭᱟᱹ ᱜᱮ ᱤᱧ ᱫᱩᱧ ᱠᱷᱚᱡᱚᱜᱼᱟ ᱵᱟᱠᱷᱟᱡ ᱛᱤᱦᱤᱧ ᱜᱟᱯᱟ ᱨᱮ ᱡᱮ ᱦᱚᱲ ᱠᱚ ᱵᱷᱟᱭᱨᱟᱞᱚᱜ ᱠᱟᱱᱟ ᱩᱱᱠᱩ ᱜᱮ ᱟᱭᱢᱟ ᱥᱚᱱᱢᱟᱱ ᱠᱚ ᱧᱟᱢᱫᱟ ᱱᱤᱭᱟᱹ ᱫᱚ ᱟᱵᱚᱣᱟᱜ ᱥᱟᱶᱛᱟ ᱞᱟᱹᱜᱤᱫ ᱫᱚ ᱟᱭᱢᱟ ᱜᱮ ᱵᱮᱰ ᱤᱢᱮᱡᱽ ᱠᱟᱱᱟ